ᱞᱤᱯᱤ ᱫᱚ ᱢᱚᱴᱟᱢᱩᱴᱤᱢ ᱧᱮᱞ ᱞᱮᱠᱷᱟᱡ ᱱᱤᱛ ᱫᱷᱟᱹᱵᱤᱡ ᱛᱮ ᱥᱟᱱᱛᱟᱞᱤ ᱯᱟᱹᱨᱥᱤ ᱞᱟᱹᱜᱤᱫ ᱟᱭᱢᱟ ᱨᱚᱠᱚᱢ ᱜᱟᱹᱠᱷᱩᱲᱤᱭᱟᱹ ᱟᱭᱢᱟ ᱞᱮᱠᱟᱱᱟᱜ ᱞᱤᱯᱤ ᱠᱚ ᱵᱮᱱᱟᱣ ᱠᱟᱫᱟ ᱛᱚᱵᱮ ᱠᱷᱟᱡ ᱫᱚ ᱥᱳᱞᱞᱳ ᱥᱟᱱᱟᱢ ᱠᱚᱜᱮ ᱡᱚᱦᱟᱨ ᱜᱮ ᱟᱨ ᱢᱤᱫᱴᱮᱡ ᱱᱟᱣᱟ ᱵᱷᱤᱰᱤᱭᱳ ᱨᱮ ᱢᱳᱥᱴ ᱣᱮᱞᱠᱚᱢ ᱢᱮᱱᱟᱜ ᱠᱟᱫᱟ ᱛᱚᱵᱮ ᱵᱚᱭᱦᱟ ᱠᱚ ᱵᱟᱲᱟᱭ ᱜᱮᱭᱟ ᱯᱮ ᱡᱷᱟᱨᱠᱷᱚᱸᱰ ᱫᱤᱥᱚᱢ ᱨᱮ ᱚᱞᱪᱤᱠᱤ ᱨᱮᱱᱟᱜ ᱟᱱᱫᱳᱞᱚᱱ ᱪᱟᱞᱟᱜ ᱠᱟᱱᱟ ᱥᱮ ᱠᱚᱱᱴᱨᱳᱵᱷᱟᱨᱥᱤ ᱪᱟᱞᱟᱜ ᱠᱟᱱᱟ ᱛᱚ ᱞᱟᱦᱟ ᱥᱮᱫ ᱵᱷᱤᱰᱤᱭᱳ ᱯᱮ ᱧᱮᱞ ᱠᱮᱫ ᱡᱟᱦᱟᱸ ᱫᱚ ᱡᱤᱛᱮᱥ ᱴᱩᱰᱩ ᱟᱨ ᱫᱟᱹᱱᱤᱭᱮᱞ ᱫᱟ ᱛᱟᱹᱠᱤᱱ ᱟᱹᱰᱤ ᱢᱚᱡᱽ ᱠᱤᱱ ᱠᱚᱱᱵᱷᱟᱨᱥᱮᱥᱚᱱ ᱠᱮᱫᱟ ᱱᱚᱣᱟ ᱵᱷᱤᱰᱤᱭᱳ ᱮᱦᱚᱵ ᱠᱷᱚᱡ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱡᱟᱦᱟᱸ ᱫᱚ ᱡᱤᱛᱮᱥ ᱫᱟ ᱩᱱᱤ ᱥᱟᱱᱛᱟᱞ ᱯᱟᱨᱜᱟᱱᱟ ᱥᱴᱩᱰᱮᱱᱴ ᱭᱩᱱᱤᱭᱚᱱ ᱠᱷᱚᱡ ᱯᱤ ᱥᱟᱱᱛᱟᱞᱤ ᱛᱮᱭ ᱯᱤᱡᱤ ᱟᱠᱟᱫᱟ ᱛᱚ ᱱᱩᱭ ᱡᱚᱛᱚ ᱰᱟᱣᱩᱴ ᱠᱞᱤᱭᱟᱨ ᱜᱚᱞ ᱠᱟᱛᱟ ᱵᱚᱱᱟᱭ ᱟᱵᱚᱣᱟᱜ ᱡᱟᱦᱟᱸ ᱫᱚ ᱟᱨ ᱟᱯᱮ ᱴᱷᱮᱡ ᱤᱧ ᱱᱮᱦᱚᱨᱚᱜ ᱠᱟᱱᱟ ᱱᱚᱣᱟ ᱚᱞ ᱪᱤᱠᱤ ᱥᱚᱢᱚᱨᱛᱷᱚᱠ ᱟᱨ ᱵᱤᱨᱩᱫᱷ ᱠᱩᱡ ᱱᱚᱣᱟ ᱵᱷᱤᱰᱤᱭᱳ ᱮᱦᱚᱵ ᱠᱷᱚᱡ ᱢᱩᱪᱟᱹᱫ ᱫᱷᱟᱹᱨᱤᱡ ᱫᱟᱭᱟ ᱠᱟᱛᱮ ᱧᱮᱞ ᱛᱟᱵᱚᱱ ᱯᱮ ᱟᱨ ᱠᱚᱢᱮᱱᱴ ᱦᱚᱸ ᱠᱚᱢᱮᱱᱴ ᱛᱟᱵᱚᱱ ᱯᱮ ᱪᱚᱞᱚ ᱛᱚᱵᱮ ᱵᱮᱜᱚᱨ ᱵᱤᱞᱚᱢ ᱛᱮᱵᱚᱱ ᱵᱷᱤᱰᱤᱭᱳ ᱵᱚᱱ

ᱡᱚᱛᱚ ᱠᱚ ᱡᱚᱦᱟᱨ ᱤᱧᱟᱹᱜ ᱧᱩᱛᱩᱢ ᱫᱚ ᱡᱤᱛᱮᱥ ᱴᱩᱰᱩ ᱥᱤᱫᱩ ᱠᱟᱹᱱᱩ ᱢᱩᱨᱢᱩ ᱤᱭᱩᱱᱤᱵᱷᱟᱨᱥᱤᱴᱤ ᱥᱟᱱᱛᱟᱲᱤ ᱰᱤᱯᱟᱨᱴᱢᱮᱱᱴ ᱠᱷᱚᱱᱤᱧ ᱯᱤᱡᱤ ᱟᱠᱟᱱᱟ ᱱᱤᱛᱚᱜ ᱚᱠᱟ ᱰᱟᱱᱤᱭᱮᱞ ᱵᱚᱭᱦᱟᱭ ᱨᱚᱲ ᱠᱮᱫ ᱛᱟᱵᱚᱱᱟᱭ ᱡᱮ ᱞᱤᱯᱤ ᱨᱮᱱᱟᱜ ᱵᱤᱨᱳᱫᱷ ᱫᱚ ᱮᱠᱮᱱ ᱮᱥᱯᱤ ᱠᱚᱞᱮᱡᱽ ᱜᱮ ᱪᱟᱞᱟᱣ ᱠᱟᱱᱟ ᱚᱱᱟ ᱠᱟᱛᱷᱟ ᱫᱚ ᱵᱟᱝ ᱠᱟᱱᱟ ᱮᱥᱯᱤ ᱠᱚᱞᱮᱡᱽ ᱠᱷᱚᱱ ᱫᱚ ᱢᱚᱛᱚ ᱠᱷᱚᱱ ᱵᱤᱨᱳᱫᱷ ᱫᱚ ᱵᱟᱝ ᱦᱩᱭᱩᱜ ᱠᱟᱱᱟ ᱵᱩᱡᱽ ᱠᱚᱢ ᱱᱚᱣᱟ ᱤᱭᱩᱱᱤᱵᱷᱟᱨᱥᱤᱴᱤ ᱨᱮ ᱛᱤᱱᱟᱹᱜ ᱠᱚᱞᱮᱡᱽ ᱦᱤᱡᱩᱜ ᱠᱟᱱᱟ ᱡᱚᱛᱚ ᱠᱚᱞᱮᱡᱽ ᱠᱷᱚᱱ ᱜᱮ ᱱᱚᱣᱟ ᱨᱮᱱᱟᱜ ᱵᱤᱨᱳᱫᱷ ᱫᱚ ᱪᱟᱞᱟᱜ ᱠᱟᱱᱟ ᱱᱚᱣᱟ ᱞᱤᱯᱤ ᱨᱮᱱᱟᱜ ᱵᱤᱨᱳᱫᱷ ᱫᱚ ᱡᱮᱞᱮᱠᱟ ᱦᱩᱭᱱᱟ ᱥᱟᱦᱮᱵᱽᱜᱚᱸᱡᱽ ᱠᱚᱞᱮᱡᱽ ᱯᱟᱹᱠᱩᱲ ᱠᱚᱞᱮᱡᱽ ᱜᱚᱰᱰᱟ ᱠᱚᱞᱮᱡᱽ ᱮᱢᱟᱱ ᱛᱮᱭᱟᱜ ᱛᱤᱱᱟᱹᱜ ᱟᱨᱚ ᱠᱚᱞᱮᱡᱽ ᱦᱮᱱᱟᱜ ᱠᱟᱫᱟ ᱡᱟᱦᱟᱸ ᱫᱚ ᱮᱥ ᱯᱤ ᱠᱚᱞᱮᱡᱽ ᱢᱚᱛᱞᱚᱵ ᱤᱭᱩᱱᱤᱵᱷᱟᱨᱥᱤᱴᱤ ᱚᱱᱛᱚᱨᱜᱚᱛ ᱨᱮ ᱦᱤᱡᱩᱜ ᱠᱟᱱᱟ ᱡᱚᱛᱚ ᱠᱷᱚᱱ ᱱᱚᱣᱟ ᱵᱤᱨᱳᱫᱷ ᱫᱚ ᱪᱟᱞᱟᱜ ᱠᱟᱱ ᱜᱮᱭᱟ ᱤᱧ ᱥᱮᱫ ᱠᱷᱚᱱ ᱮᱦᱚᱵ ᱠᱩᱠᱞᱤ ᱛᱟᱦᱮᱱᱟ ᱵᱚᱞᱮ ᱟᱢ ᱠᱷᱟᱴᱚ ᱛᱮᱢ ᱞᱟᱹᱭ ᱞᱮᱠᱷᱟᱡ ᱵᱚᱞᱮ ᱢᱤᱫᱴᱟᱝ ᱞᱤᱯᱤ ᱪᱮᱫ ᱠᱟᱱᱟ ᱟᱨ ᱱᱚᱣᱟ ᱫᱮᱣᱱᱟᱜᱨᱤ ᱞᱤᱯᱤ ᱪᱮᱫ ᱠᱟᱱᱟ ᱟᱨ ᱱᱚᱣᱟ ᱚᱞᱪᱤᱠᱤ ᱞᱤᱯᱤ ᱪᱮᱫ ᱠᱟᱱᱟ
ᱤᱧ ᱠᱷᱟᱴᱚ ᱢᱟᱪᱷᱟᱛᱮᱧ ᱞᱟᱹᱭ ᱵᱚᱱᱟ ᱫᱮᱣᱱᱟᱜᱨᱤ ᱞᱤᱯᱤ ᱛᱚ ᱱᱤᱛ ᱨᱮᱫᱚ ᱵᱟᱝ ᱱᱚᱝᱠᱟ ᱟᱢ ᱪᱚᱛᱷᱩᱭ ᱥᱚᱛᱟᱵᱫᱤ ᱟᱨ ᱯᱟᱸᱪᱩᱭ ᱥᱚᱛᱟᱵᱫᱤ ᱨᱮ ᱱᱚᱣᱟ ᱨᱮᱱᱟᱜ ᱛᱷᱚᱲᱟ ᱜᱟᱱ ᱱᱤᱨᱢᱟᱱ ᱫᱚ ᱦᱩᱭ ᱠᱟᱱ ᱛᱟᱦᱮᱱᱟ ᱵᱮᱱᱟᱣ ᱠᱟᱱ ᱛᱟᱦᱮᱱᱟ ᱢᱮᱱᱠᱷᱟᱱ ᱱᱚᱣᱟ ᱨᱮᱱᱟᱜ ᱡᱟᱦᱟᱸᱭ ᱛᱮ ᱡᱟᱱᱟᱜ ᱠᱟᱱᱟ ᱠᱚ ᱱᱩᱠᱩ ᱫᱚ ᱢᱤᱫᱴᱮᱱ ᱫᱚ ᱵᱟᱹᱱᱩᱜ ᱠᱚᱣᱟ ᱟᱭᱢᱟ ᱰᱷᱮᱨ ᱵᱤᱜᱽᱜᱟᱱᱤᱠ ᱥᱮ ᱟᱭᱢᱟ ᱰᱷᱮᱨ ᱥᱟᱦᱤᱛᱭᱚᱠᱟᱨ ᱟᱭᱢᱟ ᱰᱷᱮᱨ ᱵᱷᱟᱥᱟᱵᱤᱫ ᱠᱚ ᱵᱮᱱᱟᱣ ᱞᱮᱫᱟ ᱟᱨ ᱚᱱᱟ ᱵᱟᱫ ᱱᱚᱣᱟ ᱛᱷᱚᱲᱟ ᱟᱨ ᱛᱷᱚᱲᱟ ᱢᱚᱰᱤᱯᱷᱟᱭ ᱫᱚ ᱟᱴᱷᱣᱤ ᱥᱚᱛᱟᱵᱫᱤ ᱟᱨ ᱱᱚᱵᱮ ᱥᱚᱛᱟᱵᱫᱤ ᱨᱮ ᱛᱷᱚᱲᱟ ᱜᱟᱱ ᱦᱩᱭᱱᱟ ᱚᱱᱠᱟ ᱞᱮᱠᱟ ᱛᱮᱜᱮ ᱱᱚᱣᱟ ᱫᱮᱣᱱᱟᱜᱨᱤ ᱞᱤᱯᱤ ᱫᱚ ᱵᱮᱱᱟᱣ ᱠᱟᱱᱟ ᱟᱨ ᱫᱮᱣᱱᱟᱜᱨᱤ ᱞᱤᱯᱤ ᱨᱮᱭᱟᱜ ᱦᱚᱨᱟ ᱯᱟᱸᱡᱟ ᱠᱟᱛᱮ ᱜᱮ ᱡᱟᱦᱟᱸ ᱥᱟᱱᱛᱟᱲᱤ ᱯᱟᱹᱨᱥᱤ ᱵᱚᱱ ᱯᱟᱲᱦᱟᱜ ᱠᱟᱱᱟ ᱱᱚᱣᱟ ᱫᱚ ᱟᱵᱚᱨᱮᱱ ᱢᱟᱱᱚᱛᱟᱱ ᱰᱚᱠᱴᱚᱨ ᱰᱚᱢᱟᱱ ᱥᱟᱦᱩ ᱥᱟᱵᱤᱨ ᱜᱮ ᱴᱟᱰᱟ ᱠᱚᱨᱮ ᱞᱟᱜᱟᱣ ᱠᱟᱛᱮ ᱜᱮ ᱴᱩᱰᱮ ᱴᱚᱱ ᱞᱟᱜᱟᱣ ᱠᱟᱛᱮ ᱜᱮ ᱢᱚᱰᱤᱯᱷᱟᱭ ᱠᱮᱫᱟᱭ ᱥᱮ ᱚᱞᱪᱤᱠᱤ ᱞᱤᱯᱤ ᱫᱚ ᱦᱚᱲ ᱠᱚ ᱢᱮᱱᱮᱫ ᱠᱟᱱᱟ ᱵᱟᱝᱢᱟ ᱨᱚᱜᱷᱩᱱᱟᱛᱷ ᱢᱩᱨᱢᱩᱣᱟᱜ ᱛᱤᱛᱮ ᱚᱞᱟᱜ ᱞᱤᱯᱤ ᱠᱟᱱᱟ ᱟᱨ ᱚᱠᱚᱭ ᱚᱠᱚᱭ ᱚᱞ ᱩᱱᱠᱩ ᱟᱡ ᱛᱮ ᱵᱤᱫᱩ ᱪᱟᱸᱫᱟᱱ ᱟᱡ ᱢᱩᱨᱛᱤ ᱦᱮᱡ ᱮᱱᱟ ᱟᱨ ᱠᱟᱹᱯᱤ ᱯᱩᱨᱩ ᱨᱮ ᱱᱚᱣᱟ ᱞᱤᱯᱤ ᱫᱚᱭ ᱧᱟᱢ ᱞᱮᱫᱟᱭ

ᱥᱮ ᱯᱩᱨᱟᱹ ᱡᱷᱟᱲᱠᱷᱚᱸᱰ ᱨᱮ ᱞᱟᱜᱚᱭ ᱞᱟᱹᱜᱤᱫ ᱪᱮᱫ ᱞᱟᱦᱟ ᱱᱚᱣᱟ ᱡᱟᱢ ᱫᱩᱯᱲᱩ ᱵᱟᱲᱟ ᱞᱮᱱᱟ ᱥᱮ ᱪᱮᱫ ᱞᱮᱠᱟ ᱦᱮᱸ ᱱᱚᱣᱟ ᱫᱩᱯᱲᱩ ᱫᱚ ᱤᱧᱟᱹᱜ ᱵᱟᱰᱟᱭ ᱨᱮ ᱦᱩᱭ ᱠᱟᱱ ᱜᱮᱭᱟ ᱱᱚᱣᱟ ᱡᱷᱟᱲᱠᱷᱚᱸᱰ ᱨᱮ ᱥᱟᱱᱛᱟᱞ ᱯᱟᱨᱜᱟᱱᱟ ᱨᱮ ᱦᱩᱭ ᱠᱟᱱ ᱜᱮᱭᱟ ᱢᱤᱫ ᱫᱷᱟᱣ ᱫᱚ ᱩᱱᱤᱥᱥᱚ ᱩᱱᱥᱚᱛᱛᱚᱨ ᱨᱮ ᱡᱟᱦᱟᱸᱭ ᱫᱚ ᱱᱟᱛᱷᱤᱱᱤᱭᱟᱞ ᱢᱩᱨᱢᱩ ᱟᱵᱚᱨᱮᱱ ᱢᱟᱱᱚᱛᱟᱱ ᱚᱱᱚᱞᱤᱭᱟᱹ ᱡᱟᱦᱟᱸᱭ ᱫᱚ ᱚᱡᱚᱭ ᱜᱟᱰᱟ ᱰᱤᱯ ᱨᱮ ᱡᱩᱰᱟᱹᱥᱤ ᱠᱟᱹᱦᱱᱤ ᱚᱞ ᱠᱟᱫᱟᱭ ᱟᱹᱰᱤ ᱢᱚᱡᱽ ᱠᱟᱹᱦᱱᱤ ᱠᱟᱱ ᱛᱟᱭᱟ ᱚᱱᱟᱭ ᱚᱞ ᱠᱟᱫᱟᱭ ᱩᱱᱤᱭᱟᱜ ᱟᱫᱷᱤᱥᱛᱷᱟᱱ ᱨᱮ ᱫᱩᱲᱩᱵ ᱦᱩᱭ ᱞᱮᱱᱟ ᱫᱩᱢᱠᱟ ᱨᱮ ᱟᱨ ᱫᱚᱥᱟᱨ ᱫᱩᱲᱩᱵ ᱫᱚ ᱦᱩᱭ ᱞᱮᱱᱟ ᱯᱟᱹᱠᱩᱲ ᱨᱮ ᱱᱚᱣᱟ ᱫᱚ ᱩᱱᱤᱥᱥᱚ ᱛᱮᱦᱟᱛᱛᱚᱨ ᱨᱮ ᱦᱩᱭ ᱞᱮᱱᱟ ᱛᱚᱠᱷᱚᱱ ᱦᱚᱸ ᱟᱭᱢᱟ ᱰᱷᱮᱨ ᱵᱷᱟᱥᱟᱵᱤᱫ ᱠᱚ ᱦᱮᱡ ᱞᱮᱱᱟ ᱚᱱᱟ ᱫᱩᱢᱠᱟ ᱨᱮᱠᱚ ᱦᱮᱡ ᱞᱮᱱᱟ ᱟᱨ ᱯᱟᱹᱠᱩᱲ ᱨᱮᱠᱚ ᱦᱮᱡ ᱞᱮᱱᱟ ᱦᱟᱱᱛᱮ ᱳᱰᱤᱥᱟ ᱱᱟᱠᱷᱟ ᱨᱮᱠᱚ ᱛᱟᱦᱮᱸ ᱞᱮᱱᱟ ᱯᱩᱨᱵᱤ ᱥᱤᱝᱵᱷᱩᱢ ᱱᱟᱠᱷᱟ ᱨᱮᱠᱚ ᱛᱟᱦᱮᱸ ᱞᱮᱱᱟ ᱢᱮᱱᱠᱷᱟᱱ ᱚᱸᱰᱮ ᱦᱚᱸ ᱱᱚᱜᱼᱚ ᱱᱚᱣᱟ ᱚᱞᱪᱤᱠᱤ ᱨᱮ ᱟᱭᱢᱟ ᱰᱷᱮᱨ ᱛᱨᱩᱴᱤ ᱦᱮᱱᱟᱜ ᱠᱟᱨᱚᱱ ᱛᱮ ᱟᱵᱚᱨᱮᱱ ᱥᱟᱱᱛᱟᱲ ᱯᱟᱱᱰᱟᱨᱮᱱ ᱡᱟᱦᱟᱸᱭ ᱠᱚ ᱵᱷᱟᱥᱟᱵᱤᱫ ᱠᱟᱱᱟ ᱠᱚ ᱚᱱᱚᱞᱤᱭᱟᱹ ᱠᱟᱱᱟ ᱠᱚ ᱩᱱᱠᱩ ᱫᱚ ᱵᱟᱠᱚ ᱟᱸᱜᱚᱪ ᱞᱮᱫᱟ ᱢᱮᱱᱠᱷᱟᱱ ᱚᱱᱟ ᱫᱩᱯᱲᱩᱵ ᱨᱮ

ᱦᱟᱹᱛᱤ ᱥᱟᱫᱚᱢ ᱠᱚ ᱯᱩᱡᱟᱹᱣ ᱠᱟᱱᱟ ᱡᱟᱦᱟᱸ ᱛᱟᱹᱠ ᱠᱤ ᱤᱧ ᱦᱚᱸ ᱢᱟᱨᱮ ᱜᱚᱨᱟ ᱨᱮᱱ ᱠᱟᱱ ᱛᱤᱧ ᱵᱟᱰᱟᱭᱟ ᱵᱚᱞᱮ ᱟᱞᱮ ᱰᱟᱦᱟᱨ ᱠᱷᱟᱱᱤᱧ ᱧᱮᱞ ᱠᱟᱫᱟ ᱟᱞᱮ ᱫᱚ ᱚᱱᱟ ᱠᱚᱫᱚ ᱵᱟᱞᱮ ᱯᱩᱡᱟᱹᱣ ᱵᱟᱞᱮ ᱵᱚᱸᱜᱟ ᱠᱚᱣᱟ ᱟᱪᱪᱷᱟ ᱟᱹᱰᱤ ᱢᱚᱡᱽ ᱮᱢ ᱞᱟᱹᱭ ᱠᱮᱫᱟ ᱟᱫᱚ ᱪᱮᱫ ᱵᱤᱫᱤᱱ ᱦᱚᱲ ᱵᱤᱫᱤᱱ ᱠᱚᱲᱟ ᱫᱚ ᱥᱮ ᱚᱠᱚᱭ ᱵᱤᱨᱳᱫᱷᱮᱫ ᱠᱟᱱ ᱵᱤᱫᱤᱱ ᱠᱚᱲᱟ ᱟᱢ ᱢᱚᱛᱚ ᱜᱮ ᱥᱮ ᱟᱨᱚ ᱯᱟᱹᱴᱷᱩᱣᱟᱹ ᱠᱚᱲᱟ ᱢᱮᱱᱟᱜ ᱯᱮᱭᱟ ᱟᱨ ᱟᱨ ᱢᱤᱫᱴᱤᱡ ᱠᱩᱠᱞᱤᱧ ᱫᱚᱦᱚᱭ ᱠᱟᱱᱟ ᱢᱮᱱᱟᱠᱚ ᱵᱟᱢ ᱵᱟᱰᱟᱭᱟ ᱚᱞᱪᱤᱠᱤ ᱥᱮ ᱤᱧ ᱦᱚᱸᱧ ᱢᱮᱱ ᱜᱮᱭᱟ ᱟᱢ ᱚᱞᱪᱤᱠᱤ ᱵᱟᱢ ᱵᱟᱰᱟᱭᱟ ᱟᱨ ᱚᱱᱟ ᱨᱮ ᱵᱩᱜᱤ ᱵᱟᱹᱲᱤᱡ ᱮᱢ ᱞᱟᱹᱭᱟ ᱡᱮᱞᱮᱠᱟ ᱟᱢ ᱵᱮᱸᱜᱟᱲ ᱩᱛᱩ ᱵᱟᱢ ᱡᱚᱢ ᱵᱟᱲᱟᱣ ᱠᱟᱜ ᱢᱟ ᱞᱟᱹᱭᱟ ᱵᱮᱸᱜᱟᱲ ᱩᱛᱩ ᱵᱟᱢ ᱡᱚᱢ ᱠᱟᱜ ᱟᱫᱚ ᱢᱮᱱᱟ ᱵᱚᱞᱮ ᱵᱮᱸᱜᱟᱲ ᱩᱛᱩ ᱫᱚ ᱦᱟᱱᱠᱟᱱ ᱜᱮᱭᱟ ᱱᱚᱝᱠᱟᱱ ᱜᱮᱭᱟ ᱟᱫᱚ ᱱᱚᱣᱟ ᱠᱟᱛᱷᱟ ᱨᱮ ᱟᱢ ᱪᱮᱫ ᱨᱚᱲᱮᱢ ᱜᱚᱴᱟᱭᱮᱫᱟ ᱥᱮ ᱵᱚᱞᱮ ᱪᱮᱫ ᱟᱢ ᱚᱞᱪᱤᱠᱤᱢ ᱵᱟᱰᱟᱭ ᱜᱮᱭᱟ ᱥᱮ ᱵᱟᱢ ᱵᱟᱰᱟᱭᱟ

ᱟᱫᱚ ᱮᱱᱨᱮᱦᱚᱸ ᱵᱚᱞᱮ ᱟᱢᱮᱢ ᱠᱩᱞᱤ ᱠᱤᱫᱤᱧ ᱠᱷᱟᱱ ᱢᱤᱫᱴᱮᱱ ᱚᱱᱟ ᱠᱚ ᱥᱟᱵᱟᱫ ᱤᱧ ᱨᱚᱲ ᱥᱚᱫᱚᱨ ᱠᱟᱜ ᱠᱟᱱᱟ ᱡᱮᱥᱮ ᱢᱤᱫᱴᱮᱱ ᱚᱱᱟ ᱮᱲ ᱠᱚᱭᱱᱟ ᱩᱲ ᱠᱚᱭᱱᱟ ᱱᱚᱣᱟ ᱠᱚ ᱥᱟᱵᱟᱫ ᱫᱚ ᱮᱠᱟᱞ ᱛᱮᱜᱮ ᱵᱟᱝ ᱢᱚᱡᱽ ᱟᱨ ᱱᱚᱣᱟ ᱫᱚ ᱥᱟᱵᱟᱫ ᱫᱚ ᱱᱚᱣᱟ ᱠᱷᱟᱹᱛᱤᱨ ᱢᱮᱛᱟᱜ ᱠᱟᱱᱟ ᱪᱮᱫᱟᱜ ᱥᱮ ᱚᱞᱪᱤᱠᱤ ᱨᱮᱢᱟᱢ ᱧᱮᱞ ᱞᱮᱠᱷᱟᱱ ᱢᱟ ᱵᱚᱨᱱᱢᱟᱞᱟ ᱢᱟ ᱵᱟᱹᱱᱩᱜ ᱠᱟᱫᱟ ᱵᱚᱨᱱᱢᱟᱞᱟ ᱢᱟ ᱪᱷᱚᱴᱤ ᱜᱟᱱ ᱜᱮ ᱦᱮᱱᱟᱜ ᱠᱟᱫᱟ ᱟᱨ ᱮᱠᱮᱱ ᱥᱟᱵᱫ ᱢᱟᱞᱟ ᱦᱮᱱᱟᱜ ᱠᱟᱫᱟ ᱦᱮᱸ ᱥᱮ ᱵᱟᱝ ᱡᱮᱞᱮᱠᱟ ᱚᱜ ᱚᱝ ᱚᱞ ᱱᱚᱣᱟ ᱢᱟ ᱮᱠᱮᱱ ᱵᱚᱨᱱᱢᱟᱞᱟ ᱮ ᱥᱟᱵᱫ ᱢᱟᱞᱟ ᱠᱟᱱᱟ ᱵᱚᱨᱱᱢᱟᱞᱟ ᱫᱚ ᱠᱷᱟᱹᱞᱤ ᱚ ᱟ ᱤ ᱩ ᱚᱱᱟ ᱠᱚ ᱮᱠᱮᱱ ᱵᱚᱨᱱᱢᱟᱞᱟ ᱨᱮᱫᱚ ᱦᱤᱡᱩᱜ ᱠᱟᱱᱟ ᱱᱤᱛᱚᱜ ᱟᱞᱟᱝ ᱴᱷᱮᱱ ᱟᱹᱰᱤ ᱥᱚᱢᱚᱭ ᱠᱚ ᱟᱹᱰᱤ ᱠᱚᱢ ᱜᱮᱭᱟ ᱚᱱᱟ ᱤᱭᱟᱹᱛᱮ ᱤᱧ ᱩᱥᱟᱹᱨᱟ ᱩᱥᱟᱹᱨᱟ ᱠᱩᱠᱞᱤᱧ ᱫᱚᱦᱚᱭᱟ ᱢᱤᱫ ᱫᱷᱟᱣ ᱨᱮᱜᱮ ᱠᱩᱠᱞᱤᱧ ᱫᱚᱦᱚᱭᱮᱫᱟ ᱚᱱᱟ ᱨᱮᱭᱟᱜ ᱢᱤᱫ ᱫᱷᱟᱣ ᱨᱮ ᱡᱚᱵᱟᱵ ᱮᱢ ᱛᱟᱞᱟᱝ ᱢᱮ ᱦᱟᱸᱜ ᱟᱫᱚ ᱤᱧ ᱱᱤᱭᱟᱹ ᱵᱟᱰᱟᱭ ᱥᱟᱱᱟᱭᱮᱫᱤᱧᱟ ᱥᱮ ᱛᱤᱱᱟᱹᱜ ᱤᱧ ᱨᱮᱱ ᱵᱷᱤᱣᱟᱨ ᱠᱚ ᱢᱮᱱᱟᱜ ᱠᱚ ᱩᱱᱠᱩ ᱦᱚᱸ ᱵᱟᱰᱟᱭ ᱥᱟᱱᱟ ᱠᱚᱣᱟ ᱡᱮ ᱚᱞᱪᱤᱠᱤ ᱪᱷᱟᱰᱟ ᱟᱨᱦᱚᱸ ᱮᱴᱟᱜ ᱪᱮᱫ ᱮᱴᱟᱜ ᱞᱤᱯᱤ ᱟᱨᱦᱚᱸ ᱢᱮᱱᱟᱜᱼᱟ ᱥᱮ ᱟᱨᱦᱚᱸ ᱠᱚ ᱵᱮᱱᱟᱣ ᱠᱟᱫᱟ ᱟᱨ ᱡᱩᱫᱤ ᱵᱟᱠᱚ ᱵᱮᱱᱟᱣ ᱠᱟᱜ ᱵᱟᱠᱚ ᱵᱮᱱᱟᱣ ᱠᱟᱜ ᱠᱷᱟᱡ ᱥᱮᱠᱚ ᱵᱮᱱᱟᱣ ᱠᱟᱜ ᱨᱮᱦᱚᱸ ᱱᱚᱣᱟ ᱚᱞ ᱪᱤᱠᱤ ᱨᱮ ᱪᱮᱫ ᱯᱨᱚᱵᱞᱮᱢ ᱢᱮᱱᱟᱜᱼᱟ ᱱᱚᱣᱟ ᱮᱠᱥᱮᱯᱴ ᱞᱟᱹᱜᱤᱫ ᱪᱮᱫᱟᱜ ᱵᱟᱯᱮ ᱮᱠᱥᱮᱯᱴ ᱱᱚᱣᱟ ᱥᱟᱱᱛᱟᱞᱤ ᱯᱟᱹᱨᱥᱤ ᱞᱟᱹᱜᱤᱫ ᱚᱞ ᱪᱤᱠᱤ ᱪᱷᱟᱰᱟ ᱠᱟᱛᱮ ᱟᱭᱢᱟ ᱰᱷᱮᱨ ᱵᱷᱟᱥᱟᱵᱤᱫ ᱥᱮ ᱟᱭᱢᱟ ᱰᱷᱮᱨ ᱜᱟᱹᱠᱷᱩᱲᱤᱭᱟᱹ ᱠᱚ ᱟᱭᱢᱟ ᱞᱮᱠᱟᱱᱟᱜ ᱞᱤᱯᱤ ᱠᱚ ᱛᱮᱭᱟᱨ

ᱜᱟᱹᱠᱷᱩᱲᱤᱭᱟᱹ ᱠᱚ ᱡᱟᱦᱟᱸ ᱫᱚ ᱟᱭᱢᱟ ᱨᱚᱠᱚᱢ ᱞᱤᱯᱤ ᱠᱚ ᱵᱮᱱᱟᱣ ᱟᱠᱟᱫᱟ ᱥᱮ ᱱᱩᱭ ᱫᱚ ᱵᱟᱹᱵᱩᱫᱷᱚᱱ ᱢᱩᱨᱢᱩᱣᱟᱜ ᱠᱟᱱᱟ ᱱᱟᱣᱟ ᱦᱟᱨᱚ ᱚᱱᱠᱟᱱ ᱮᱞ ᱞᱤᱯᱤ ᱠᱟᱱ ᱛᱟᱭᱟ ᱚᱱᱠᱟ ᱞᱮᱠᱟ ᱟᱭᱢᱟ ᱰᱷᱮᱨ ᱞᱤᱯᱤ ᱦᱮᱱᱟᱜ ᱟᱨ ᱢᱤᱫᱴᱮᱱ ᱞᱟᱹᱭ ᱫᱟᱲᱮ ᱠᱮᱭᱟ ᱛᱤᱱᱟᱹᱜ ᱛᱤᱱᱟᱹᱜ ᱞᱤᱯᱤ ᱢᱮᱱᱟᱜᱼᱟ ᱞᱤᱯᱤ ᱫᱚ ᱢᱚᱴᱟᱢᱩᱴᱤᱢ ᱧᱮᱞ ᱞᱮᱠᱷᱟᱡ ᱱᱤᱛ ᱫᱷᱟᱹᱵᱤᱡ ᱛᱮ ᱥᱟᱱᱛᱟᱞᱤ ᱯᱟᱹᱨᱥᱤ ᱞᱟᱹᱜᱤᱫ ᱟᱭᱢᱟ ᱨᱚᱠᱚᱢ ᱜᱟᱹᱠᱷᱩᱲᱤᱭᱟᱹ ᱟᱭᱢᱟ ᱞᱮᱠᱟᱱᱟᱜ ᱞᱤᱯᱤ ᱠᱚ ᱵᱮᱱᱟᱣ ᱠᱟᱫᱟ ᱛᱚᱵᱮ ᱠᱷᱟᱡ ᱫᱚ ᱥᱳᱞᱞᱳ ᱴᱤ ᱜᱟᱱ ᱞᱤᱯᱤ ᱦᱮᱱᱟᱜ ᱠᱟᱫᱟ ᱥᱟᱱᱛᱟᱞᱤ ᱞᱟᱹᱜᱤᱫ ᱟᱨ ᱫᱚᱥᱟᱨ ᱠᱟᱛᱷᱟ ᱱᱚᱝᱠᱟ ᱱᱤᱛᱚᱜ ᱠᱩᱞᱤ ᱠᱤᱫᱤᱧ ᱵᱚᱞᱮ ᱡᱮ ᱥᱟᱱᱛᱟᱞᱤ ᱯᱟᱹᱨᱥᱤ ᱞᱟᱹᱜᱤᱫ ᱚᱞᱪᱤᱠᱤ ᱞᱤᱯᱤ ᱪᱮᱫᱟᱜ ᱵᱟᱝ ᱵᱷᱟᱜᱮᱭᱟ

ᱡᱟᱦᱟᱸ ᱫᱚ ᱟᱠᱷᱚᱨ ᱵᱚᱞᱮ ᱡᱟᱦᱟᱸ ᱠᱚ ᱟᱠᱷᱚᱨ ᱢᱩᱪᱟᱹᱫ ᱨᱮ ᱠᱚ ᱛᱮ ᱪᱚ ᱛᱮ ᱛᱚ ᱯᱮ ᱛᱚ ᱛᱮ ᱯᱚ ᱛᱮ ᱡᱩᱫᱤ ᱢᱩᱪᱟᱹᱫᱚᱜ ᱠᱟᱱ ᱠᱷᱟᱡ ᱛᱚ ᱚᱱᱟ ᱨᱮᱱᱟᱜ ᱫᱚ ᱤᱭᱟᱹ ᱫᱚ ᱟᱫᱷᱟᱜ ᱠᱟᱱᱟ ᱥᱮ ᱠᱮᱪᱮᱫᱚᱜ ᱠᱟᱱᱟ ᱟᱨ ᱱᱚᱝᱠᱟ ᱞᱮᱠᱟᱛᱮ ᱚᱞ ᱪᱤᱠᱤ ᱨᱮᱫᱚᱢ ᱧᱮᱞ ᱠᱮᱭᱟ ᱚ ᱪᱚ ᱛᱚ ᱯᱚ ᱫᱚ ᱵᱟᱹᱱᱩᱜ ᱠᱟᱫᱟ ᱯᱚᱭᱞᱟ ᱛᱚ ᱯᱚᱭᱞᱟ ᱛᱚ ᱜᱚ ᱡᱚ ᱛᱚ ᱟᱨ ᱯᱚ ᱵᱚᱞᱮ ᱡᱮᱥᱮ ᱠᱤ ᱱᱚᱣᱟ ᱨᱮ ᱮᱠᱟᱨ ᱵᱚᱱ ᱞᱟᱜᱟᱣᱟ ᱛᱚ ᱟᱨ ᱦᱟᱞᱟᱱ ᱵᱚᱱ ᱞᱟᱜᱟᱣᱟ ᱢᱮᱫ ᱧᱩᱛᱩᱢ ᱛᱚ ᱩᱱᱠᱩ ᱫᱚ ᱢᱮᱫ ᱫᱚ ᱵᱟᱝ ᱚᱞᱚᱜᱼᱟ ᱢᱮᱫᱚᱜᱼᱟ ᱛᱚ ᱪᱮᱫᱟᱜ ᱥᱮ ᱩᱱᱠᱩᱣᱟᱜ ᱟᱪᱟᱨ

ᱟᱨ ᱱᱚᱣᱟ ᱚᱞᱪᱤᱠᱤ ᱞᱤᱯᱤ ᱡᱩᱫᱤ ᱦᱮᱡ ᱮᱱᱟ ᱯᱩᱨᱟᱹᱯᱩᱨᱤ ᱱᱚᱣᱟ ᱥᱟᱱᱛᱟᱲ ᱯᱟᱲᱟ ᱨᱮ ᱯᱩᱨᱟᱹᱯᱩᱨᱤ ᱛᱮ ᱮᱠᱟᱞ ᱫᱚ ᱵᱟᱝ ᱦᱟᱹᱵᱤᱜᱼᱟ ᱵᱟᱹᱭ ᱵᱟᱹᱭ ᱛᱮ ᱵᱟᱹᱭ ᱵᱟᱹᱭ ᱛᱮ ᱦᱟᱹᱵᱤᱜᱼᱟ ᱟᱨ ᱦᱟᱹᱵᱤ ᱞᱮᱱᱠᱷᱟᱡ ᱟᱵᱚ ᱥᱟᱱᱛᱟᱲ ᱯᱟᱲᱟ ᱨᱮ ᱛᱤᱱᱟᱹᱜ ᱱᱚᱝᱠᱟ ᱢᱩᱪᱟᱹᱫ ᱨᱮ ᱜᱚ ᱪᱚ ᱫᱚ ᱯᱚᱨᱮ ᱟᱠᱷᱚᱨ ᱢᱩᱪᱟᱹᱫᱚᱜ ᱠᱟᱱᱟ ᱱᱚᱣᱟ ᱠᱚ ᱟᱠᱷᱚᱨ ᱫᱚ ᱜᱚ ᱡᱚ ᱫᱚ ᱯᱚᱨᱮ ᱛᱟᱭᱚᱢ ᱛᱮ ᱢᱩᱪᱟᱹᱫᱚᱜᱼᱟ ᱟᱨ ᱱᱚᱝᱠᱟ ᱞᱮᱠᱟᱛᱮ ᱟᱭᱢᱟ ᱰᱷᱮᱨ ᱟᱠᱷᱚᱨ ᱞᱟᱠᱷᱚ ᱞᱟᱠᱷᱚ ᱟᱠᱷᱚᱨ ᱵᱚᱞᱮ ᱵᱮᱲᱵᱟᱣ ᱜᱚᱫᱚᱜ ᱠᱟᱱᱟ ᱡᱮᱥᱮ ᱠᱤ ᱟᱵᱚ ᱟᱨᱤᱧ ᱵᱟᱰᱟᱭ ᱦᱚᱪᱚ ᱢᱮᱭᱟ ᱡᱮᱥᱮ ᱠᱤ ᱫᱟᱜ ᱫᱚ ᱨᱮ ᱟᱠᱟᱨ ᱟᱨ ᱜᱚ ᱨᱮ ᱦᱟᱞᱟᱛ ᱫᱟᱜ ᱫᱟᱜ ᱢᱤᱱᱥ ᱦᱩᱭᱩᱜ ᱠᱟᱱᱟ ᱯᱟᱱᱤ ᱦᱮᱸ ᱥᱮ ᱵᱟᱝ ᱟᱨ ᱫᱚ ᱨᱮ ᱟᱠᱟᱨ ᱟᱨ ᱩᱱᱠᱩ ᱚᱲᱟᱜ ᱞᱮᱠᱟᱛᱮ ᱡᱩᱫᱤ ᱜᱚᱢ ᱞᱟᱜᱟᱣ ᱠᱷᱟᱡ ᱫᱟᱜᱽ ᱫᱟᱜᱽ ᱢᱤᱱᱥ ᱫᱚ ᱡᱮᱥᱮ ᱠᱤ ᱟᱢ ᱡᱟᱦᱟᱸᱴᱟᱢ ᱫᱟᱜᱽ ᱠᱟᱱᱟ ᱱᱤᱪᱮ ᱨᱮ ᱫᱟᱜᱽ ᱠᱟᱱ ᱛᱟᱢᱟ ᱚᱱᱟᱴᱟᱜ ᱫᱟᱜᱽ ᱛᱚ ᱚᱱᱠᱟ ᱞᱮᱠᱟᱛᱮ ᱵᱩᱡᱷᱟᱹᱣ ᱢᱮ ᱢᱤᱫᱴᱮᱱ ᱟᱠᱷᱚᱨ ᱢᱤᱫᱴᱮᱱ ᱠᱮᱪᱮᱫ ᱟᱲᱟᱝ ᱡᱩᱫᱤ ᱵᱷᱮᱜᱟᱨᱚᱜ ᱠᱟᱱ ᱠᱷᱟᱡ ᱛᱤᱱᱟᱹᱜ ᱰᱷᱮᱨ ᱯᱚᱨᱤᱵᱚᱨᱛᱚᱱ ᱦᱩᱭᱩᱜ ᱠᱟᱱᱟ ᱛᱚ ᱱᱚᱜᱼᱚ ᱱᱚᱝᱠᱟ ᱞᱮᱠᱟᱛᱮ ᱦᱚᱸ ᱚᱞᱪᱤᱠᱤ ᱫᱚ ᱵᱟᱝ ᱥᱟᱹᱦᱤᱭᱟ ᱵᱟᱰᱟᱭ ᱨᱮ
ᱚᱞᱪᱤᱠᱤ ᱞᱟᱹᱜᱩ ᱞᱮᱱᱠᱷᱟᱱ ᱥᱮ ᱚᱞᱪᱤᱠᱤ ᱟᱵᱚ ᱵᱚᱱ ᱟᱯᱱᱟᱨ ᱞᱮᱠᱷᱟᱱ ᱟᱵᱚ ᱫᱚ ᱟᱵᱚᱨᱮᱱ ᱦᱟᱯᱲᱟᱢ ᱠᱚᱣᱟᱜ ᱨᱮᱫᱚ ᱵᱚᱱ ᱯᱟᱲᱦᱟᱣᱟ ᱥᱮ ᱟᱵᱚᱨᱮᱱ ᱵᱚᱸᱜᱟ ᱵᱩᱨᱩ ᱵᱟᱨᱮ ᱛᱮᱵᱚᱱ ᱯᱟᱲᱦᱟᱜᱼᱟ ᱥᱮ ᱟᱵᱚᱣᱟᱜ ᱟᱹᱨᱤᱪᱟᱹᱞᱤ ᱵᱟᱨᱮ ᱛᱮᱵᱚᱱ ᱯᱟᱲᱦᱟᱜᱼᱟ ᱟᱫᱚ ᱡᱮ ᱯᱟᱲᱦᱟᱣ ᱠᱟᱱᱟ ᱪᱮᱫ ᱚᱞᱪᱤᱠᱤ ᱞᱟᱜᱩ ᱞᱮᱱᱠᱷᱟᱱ ᱟᱢ ᱟᱵᱚᱣᱟᱜ ᱟᱹᱨᱤᱪᱟᱹᱞᱤ ᱯᱟᱲᱦᱟᱜ ᱵᱟᱢ ᱢᱮᱱ ᱡᱚᱝ ᱠᱟᱱᱟ ᱥᱮ ᱪᱮᱫ ᱟᱵᱚ ᱟᱹᱨᱤᱪᱟᱹᱞᱤ ᱵᱚᱱ ᱯᱟᱲᱦᱟᱜ ᱱᱚᱣᱟ ᱵᱟᱢ ᱠᱩᱥᱤᱭᱟᱜ ᱠᱟᱱᱟ ᱟᱢᱟᱜ ᱠᱩᱠᱞᱤ ᱟᱸᱡᱚᱢ ᱛᱮ ᱛᱷᱚᱲᱟ ᱜᱟᱱ ᱞᱟᱸᱫᱟ ᱧᱚᱜ ᱤᱧ ᱟᱹᱭᱠᱟᱹᱣ ᱮᱫᱟ ᱵᱚᱞᱮ ᱵᱚᱞᱮ ᱱᱚᱣᱟ ᱟᱯᱷᱣᱟ ᱥᱮ ᱱᱚᱜᱼᱚ ᱱᱚᱝᱠᱟᱱᱟᱜ ᱵᱷᱨᱚᱢᱤᱛ ᱵᱟᱞᱟ ᱠᱷᱚᱵᱚᱨ ᱫᱚ ᱩᱱᱠᱩ ᱠᱚ ᱯᱷᱮᱞᱟᱣ ᱮᱫᱟ ᱚᱠᱚᱭ ᱫᱚ ᱚᱞᱪᱤᱠᱤ ᱨᱮᱱ ᱴᱷᱤᱠᱟᱹᱫᱟᱨ ᱠᱟᱱᱟ ᱠᱚ ᱴᱷᱤᱠᱟᱹᱫᱟᱨ ᱫᱚ ᱱᱚᱣᱟ ᱠᱟᱛᱮᱧ ᱢᱮᱛᱟᱣ ᱠᱟᱱᱟ ᱵᱚᱞᱮ ᱵᱚᱞᱮ ᱴᱷᱤᱠᱟᱹ ᱠᱚ ᱦᱟᱛᱟᱣ ᱠᱟᱜ ᱞᱮᱠᱟ ᱟᱨ ᱵᱟᱰᱟᱭ ᱵᱟᱹᱱᱩᱜ ᱛᱟᱠᱚᱣᱟ ᱮᱱᱨᱮᱦᱚᱸ ᱠᱚ ᱠᱟᱹᱢᱟᱹ ᱵᱟᱲᱟᱭᱟ ᱵᱚᱞᱮ ᱚᱞᱪᱤᱠᱤᱢ ᱯᱟᱲᱦᱟᱣ ᱞᱮᱱᱠᱷᱟᱡ ᱫᱚ ᱥᱚᱸᱥᱠᱨᱤᱛᱤ ᱵᱟᱵᱚᱫ ᱛᱮ ᱱᱤᱭᱚᱢ ᱟᱵᱚᱣᱟᱜ ᱟᱹᱨᱤᱪᱟᱹᱞᱤ ᱵᱟᱵᱚᱫ ᱛᱮ ᱦᱟᱯᱲᱟᱢ ᱵᱟᱵᱚᱫ ᱛᱮᱢ ᱯᱟᱲᱦᱟᱜᱼᱟ ᱮᱠᱟᱞ ᱱᱚᱝᱠᱟᱱ ᱠᱟᱛᱷᱟ ᱫᱚ ᱵᱟᱝ ᱠᱟᱱᱟ ᱱᱤᱛᱚᱜ ᱟᱞᱮ ᱥᱟᱱᱛᱟᱞ ᱨᱮᱱ ᱥᱴᱩᱰᱮᱱᱴ ᱠᱟᱱᱟᱞᱮ ᱥᱟᱱᱛᱟᱞᱤ ᱛᱤᱧ ᱯᱟᱲᱦᱟᱜ ᱠᱟᱱᱟ ᱥᱟᱱᱛᱟᱞᱤ ᱚᱱᱟᱨᱥ ᱠᱟᱫᱟ ᱤᱧ ᱫᱚ ᱱᱤᱛ ᱠᱷᱚᱡ ᱫᱚ ᱵᱟᱝ ᱵᱩᱡᱷᱟᱹᱣ ᱢᱮ ᱟᱞᱮ ᱱᱟᱭᱤᱱᱛᱷ ᱨᱤᱧ ᱛᱟᱦᱮᱸ ᱞᱮᱱᱟ ᱛᱚᱠᱷᱚᱱ ᱠᱚ ᱥᱟᱱᱛᱟᱞᱤ ᱯᱟᱲᱦᱟᱜ ᱠᱟᱱᱟ ᱟᱨ ᱛᱚᱠᱷᱚᱱ ᱠᱷᱚᱡ ᱜᱮ ᱫᱮᱵᱽᱱᱟᱜᱽᱨᱤ ᱥᱟᱱᱛᱟᱞᱤ ᱛᱮᱜᱮ ᱦᱚᱲ ᱦᱚᱯᱚᱱᱟᱜ ᱟᱹᱨᱤᱪᱟᱹᱞᱤ ᱦᱚᱲ ᱦᱚᱯᱚᱱᱟᱜ ᱱᱤᱭᱚᱢ ᱫᱷᱚᱨᱚᱢ